ᱡᱚᱦᱟᱨ ᱜᱮ ᱜᱟᱛᱮ ᱠᱚ ᱥᱟᱱᱛᱟᱞᱤ ᱡᱤ ᱠᱮ ᱭᱩᱴᱩᱵᱽ ᱪᱮᱱᱮᱞ ᱛᱮᱧ ᱥᱟᱹᱜᱩᱱ ᱫᱟᱨᱟᱢᱮᱫ ᱯᱮᱭᱟ ᱤᱧ ᱜᱮ ᱥᱟᱠᱩᱞᱟ ᱥᱚᱨᱮᱱ ᱜᱟᱛᱮ ᱠᱚ ᱛᱮᱦᱮᱧ ᱫᱚ ᱮᱭᱟᱭ ᱜᱚᱴᱮᱡ ᱠᱩᱠᱞᱤ ᱨᱮᱭᱟᱜ ᱛᱮᱞᱟ ᱟᱹᱜᱩ ᱟᱠᱟᱫᱼᱟ ᱛᱚᱵᱮ ᱫᱮᱞᱟ ᱵᱚᱱ ᱧᱮᱞ ᱞᱮᱜᱮ ᱚᱱᱟ ᱠᱩᱠᱞᱤ ᱨᱮᱭᱟᱜ ᱛᱮᱞᱟ ᱛᱮᱦᱮᱧᱟᱜ ᱯᱩᱭᱞᱩ ᱠᱩᱠᱞᱤ ᱫᱚ ᱦᱩᱭᱩᱜ ᱠᱟᱱᱟ ᱱᱟᱣᱟ ᱜᱤᱫᱽᱨᱟᱹ ᱡᱟᱱᱟᱢ ᱞᱮᱱᱠᱷᱟᱱ ᱪᱮᱫ ᱠᱚ ᱞᱟᱹᱭᱟ ᱚᱯᱥᱚᱱ ᱮ ᱵᱤᱴᱚᱞ ᱦᱩᱭ ᱟᱠᱟᱱᱟ ᱚᱯᱥᱚᱱ ᱵᱤ ᱢᱟᱬᱟ ᱦᱩᱭ ᱟᱠᱟᱱᱟ ᱚᱯᱷᱥᱚᱱ ᱥᱤ ᱪᱷᱩᱛ ᱦᱩᱭ ᱟᱠᱟᱱᱟ ᱚᱯᱷᱥᱚᱱ ᱰᱤ ᱵᱟᱹᱲᱤᱡ ᱦᱩᱭ ᱟᱠᱟᱱᱟ ᱱᱚᱣᱟ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱚᱯᱷᱥᱚᱱ ᱥᱤ ᱪᱷᱩᱛ ᱦᱩᱭ ᱟᱠᱟᱱᱟ ᱫᱚᱥᱟᱨ ᱠᱩᱠᱞᱤ ᱫᱚ ᱦᱩᱭᱩᱜ ᱠᱟᱱᱟ ᱜᱤᱫᱽᱨᱟᱹ ᱡᱟᱱᱟᱢᱮᱱ ᱠᱷᱟᱱ ᱪᱮᱫ ᱥᱟᱠᱟᱢ ᱨᱮᱠᱚ ᱦᱟᱞᱟᱝ ᱨᱟᱠᱟᱵ ᱮᱭᱟ ᱚᱯᱷᱥᱚᱱ ᱮ ᱥᱟᱨᱡᱚᱢ ᱥᱟᱠᱟᱢ ᱚᱯᱷᱥᱚᱱ ᱵᱤ ᱟᱛᱱᱟᱜ ᱥᱟᱠᱟᱢ ᱚᱯᱷᱥᱚᱱ ᱥᱤ ᱠᱟᱨᱟᱢ ᱥᱟᱠᱟᱢ ᱚᱯᱷᱥᱚᱱ ᱰᱤ ᱥᱚᱥᱚ ᱥᱟᱠᱟᱢ ᱱᱚᱣᱟ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱚᱯᱥᱚᱱ ᱵᱤ ᱟᱛᱱᱟᱜ ᱥᱟᱠᱟᱢ ᱛᱮᱥᱟᱨ ᱠᱩᱠᱞᱤ ᱫᱚ ᱦᱩᱭᱩᱜ ᱠᱟᱱᱟ ᱡᱟᱱᱟᱢᱮᱱ ᱵᱟᱞᱮ ᱜᱤᱫᱽᱨᱟᱹ ᱦᱟᱜ ᱵᱩᱠᱟᱹ ᱫᱚ ᱪᱮᱫ ᱛᱮᱠᱚ ᱜᱮᱫᱟ ᱚᱯᱥᱚᱱ ᱮ ᱪᱷᱩᱨᱤ ᱛᱮ ᱚᱯᱥᱚᱱ ᱵᱤ ᱵᱷᱤᱱᱴᱤ ᱛᱮ ᱚᱯᱥᱚᱱ ᱥᱤ ᱠᱟᱹᱯᱤ ᱛᱮ ᱚᱯᱥᱚᱱ ᱰᱤ ᱩᱜᱽᱞᱤ ᱛᱮ ᱱᱚᱣᱟ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱚᱯᱷᱥᱚᱱ ᱰᱤ ᱩᱜᱽᱞᱤ ᱛᱮ ᱯᱩᱱᱟᱜ ᱠᱩᱠᱞᱤ ᱫᱚ ᱦᱩᱭᱩᱜ ᱠᱟᱱᱟ ᱡᱟᱱᱟᱢ ᱟᱠᱟᱱ ᱵᱟᱞᱮ ᱜᱤᱫᱽᱨᱟᱹ ᱦᱟᱜ ᱵᱩᱠᱟᱹ ᱫᱚ ᱛᱤᱱᱟᱹᱜ ᱡᱷᱟᱹᱞ ᱨᱮᱠᱚ ᱜᱮᱫᱟ ᱚᱯᱷᱥᱚᱱ ᱮ ᱯᱮ ᱠᱟᱹᱴᱩᱵ ᱚᱯᱷᱥᱚᱱ ᱵᱤ ᱢᱚᱬᱮ ᱠᱟᱹᱴᱩᱵ ᱚᱯᱷᱥᱚᱱ ᱥᱤ ᱵᱟᱨ ᱠᱟᱹᱴᱩᱵ ᱚᱯᱷᱥᱚᱱ ᱰᱤ ᱮᱭᱟᱭ ᱠᱟᱹᱴᱩᱵ ᱱᱚᱣᱟ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱚᱯᱷᱥᱚᱱ ᱮ ᱯᱮ ᱠᱟᱹᱴᱩᱵ ᱢᱚᱬᱮ ᱟᱱᱟᱜ ᱠᱩᱠᱞᱤ ᱫᱚ ᱦᱩᱭᱩᱜ ᱠᱟᱱᱟ ᱪᱷᱩᱛ ᱯᱷᱮᱲᱟᱣ ᱡᱚᱠᱷᱟ ᱜᱷᱟᱴ ᱨᱮ ᱪᱮᱫ ᱛᱮᱵᱚᱱ ᱩᱢ ᱱᱟᱲᱠᱟᱜᱼᱟ ᱚᱯᱷᱥᱚᱱ ᱮ ᱛᱚᱨᱚᱡ ᱛᱮ ᱚᱯᱷᱥᱚᱱ ᱵᱤ ᱥᱟᱵᱚᱱ ᱛᱮ ᱚᱯᱷᱥᱚᱱ ᱥᱤ ᱱᱟᱲᱠᱟ ᱦᱟᱥᱟ ᱛᱮ ᱚᱯᱷᱥᱚᱱ ᱰᱤ ᱥᱟᱥᱟᱝ ᱛᱮ ᱱᱚᱣᱟ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱚᱯᱥᱚᱱ ᱥᱤ ᱱᱟᱲᱠᱟ ᱦᱟᱥᱟ ᱛᱮ ᱛᱩᱨᱩᱭ ᱟᱱᱟᱜ ᱠᱩᱠᱞᱤ ᱫᱚ ᱦᱩᱭᱩᱜ ᱠᱟᱱᱟ ᱪᱷᱩᱸᱛ ᱯᱷᱮᱲᱟᱣ ᱠᱟᱛᱮ ᱪᱮᱫ ᱛᱮᱵᱚ ᱡᱟᱹᱛᱤ ᱛᱟᱞᱟᱜᱼᱟ ᱚᱯᱥᱚᱱ ᱮᱹ ᱦᱩᱲᱩ ᱦᱚᱞᱚᱝ ᱛᱮ ᱚᱯᱥᱚᱱ ᱵᱤ ᱥᱟᱥᱟᱝ ᱫᱟᱜ ᱛᱮ ᱚᱯᱥᱚᱱ ᱥᱤ ᱵᱮᱨᱮᱞ ᱫᱟᱜ ᱛᱮ ᱚᱯᱥᱚᱱ ᱰᱤ ᱦᱟᱺᱰᱤ ᱛᱮ ᱱᱚᱣᱟ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱚᱯᱥᱚᱱ ᱮ ᱦᱩᱲᱩ ᱦᱚᱞᱚᱝ ᱛᱮ ᱛᱮᱦᱮᱧᱟᱜ ᱢᱩᱪᱟᱹᱫ ᱠᱩᱠᱞᱤ ᱫᱚ ᱦᱩᱭᱩᱜ ᱠᱟᱱᱟ ᱵᱟᱞᱮ ᱜᱤᱫᱽᱨᱟᱹ ᱜᱤᱛᱤᱡ ᱟᱠᱟᱱ ᱯᱟᱨᱠᱚᱢ ᱨᱮ ᱵᱚᱦᱚᱜ ᱥᱮᱫ ᱨᱮᱫᱚ ᱪᱮᱫ ᱠᱚ ᱥᱤᱫᱩᱯ ᱠᱟᱜᱼᱟ ᱚᱯᱥᱚᱱ ᱮ ᱥᱟᱵᱚᱲ ᱚᱯᱥᱚᱱ ᱵᱤ ᱠᱟᱹᱯᱤ ᱚᱯᱥᱚᱱ ᱥᱤ ᱩᱜᱽᱞᱤ ᱥᱟᱨ ᱚᱯᱥᱚᱱ ᱰᱤ ᱛᱤᱨᱤᱞ ᱴᱷᱮᱸᱜᱟ ᱱᱚᱣᱟ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱚᱯᱷᱥᱚᱱ ᱥᱤ ᱩᱜᱽᱞᱤ ᱥᱟᱨ ᱵᱷᱤᱰᱤᱭᱳ ᱵᱚᱱ ᱠᱩᱥᱤᱭᱟᱜ ᱠᱷᱟᱱ ᱞᱟᱭᱤᱠ ᱮᱢᱟ ᱵᱚᱱ ᱟᱨ ᱱᱚᱝᱠᱟ ᱜᱮ ᱱᱟᱣᱟ ᱱᱟᱣᱟ ᱵᱷᱤᱰᱤᱭᱳ ᱧᱮᱞ ᱞᱟᱹᱜᱤᱫ ᱠᱷᱟᱱ ᱪᱮᱱᱮᱞ ᱵᱚᱱ ᱥᱟᱵᱥᱠᱨᱟᱭᱤᱵᱽ ᱢᱟ ᱢᱟ ᱛᱚᱵᱮ ᱛᱮᱦᱮᱧ ᱫᱚ ᱱᱚᱰᱮ ᱜᱮ ᱡᱚᱦᱟᱨ